ᱦᱟᱭ ᱡᱚᱦᱟᱨ ᱜᱮ ᱜᱟᱛᱮ ᱠᱚ ᱥᱮᱨᱢᱟ ᱤᱯᱤᱞ ᱥᱟᱱᱛᱟᱞᱤ ᱵᱞᱚᱜ ᱯᱟᱦᱴᱟ ᱠᱷᱚᱱ ᱟᱯᱮ ᱠᱚ ᱥᱟᱹᱜᱩᱱ ᱫᱟᱨᱟᱢ ᱜᱟᱛᱮ ᱠᱚ ᱛᱮᱦᱮᱧ ᱫᱚ ᱟᱞᱮ ᱢᱤᱫ ᱡᱟᱭᱜᱟ ᱞᱮ ᱪᱟᱞᱟᱜ ᱠᱟᱱᱟ ᱥᱮᱠᱮᱱᱫᱨᱟᱵᱟᱫᱽ ᱨᱮᱱᱟᱜ ᱢᱩᱱᱰᱟ ᱵᱟᱡᱟᱨ ᱚᱸᱰᱮ ᱦᱳᱞᱥᱮᱞ ᱞᱩᱜᱽᱲᱤ ᱫᱚᱠᱟᱱ ᱦᱳᱞᱥᱮᱞ ᱵᱟᱡᱟᱨ ᱠᱟᱱᱟ ᱛᱚ ᱫᱮᱞᱟ ᱵᱚᱱ ᱚᱸᱰᱮ ᱥᱮᱱ ᱠᱟᱛᱮ ᱚᱠᱟ ᱞᱮᱠᱟᱱ ᱵᱟᱡᱟᱨ ᱚᱱᱟᱧ ᱟᱯᱮᱧ ᱫᱮᱠᱷᱟᱣ ᱟᱯᱮᱭᱟ ᱢᱟ ᱮᱱᱠᱷᱟᱱ ᱜᱟᱛᱮ ᱠᱚ

ᱜᱟᱛᱮ ᱠᱚ ᱱᱚᱜᱼᱚᱭ ᱵᱟᱥ ᱥᱮᱴᱮᱨᱮᱱᱟ ᱱᱤᱛᱚᱜ ᱫᱚ ᱵᱟᱥ ᱞᱮ ᱫᱮᱡᱚᱜ ᱠᱟᱱᱟ ᱵᱟᱥ ᱫᱮᱡ ᱛᱟᱭᱱᱚᱢ ᱱᱚᱜᱼᱚᱭ ᱱᱚᱰᱮ ᱵᱟᱥ ᱨᱮᱯᱮ ᱧᱮᱞ ᱧᱟᱢᱟ ᱛᱟᱭᱱᱚᱢ ᱨᱮᱫᱚ ᱦᱮᱸᱫᱮ ᱠᱟᱞᱟᱨ ᱥᱤᱴ ᱟᱨ ᱥᱟᱢᱟᱝ ᱥᱮᱫ ᱨᱮᱫᱚ ᱥᱟᱥᱟᱝ ᱠᱟᱞᱟᱨ ᱥᱤᱴ ᱱᱚᱣᱟ ᱫᱚ ᱥᱟᱥᱟᱝ ᱠᱟᱞᱟᱨ ᱥᱤᱴ ᱨᱮᱫᱚ ᱠᱩᱲᱤ ᱦᱚᱯᱚᱱ ᱠᱚ ᱫᱩᱲᱩᱵᱼᱟ ᱟᱨ ᱦᱮᱸᱫᱮ ᱠᱟᱞᱟᱨ ᱥᱤᱴ ᱨᱮᱫᱚ ᱠᱚᱲᱟ ᱦᱚᱯᱚᱱ ᱠᱚ ᱫᱩᱲᱩᱵᱼᱟ ᱜᱟᱛᱮ ᱠᱚ ᱱᱤᱛᱚᱜ ᱫᱚ ᱵᱟᱥ ᱨᱮᱞᱮ ᱫᱮᱡ ᱮᱱᱟ ᱥᱮᱠᱮᱱᱫᱨᱟᱵᱟᱫᱽ ᱞᱮ ᱥᱮᱴᱮᱨ ᱞᱮᱱᱜᱮ ᱛᱟᱨᱯᱚᱨᱮᱧ ᱫᱮᱠᱷᱟᱣ ᱟᱯᱮ ᱠᱟᱱᱟ

ᱱᱚᱰᱮᱛᱮ ᱧᱮᱞ ᱧᱟᱢ ᱫᱟᱲᱮᱭᱟᱜ ᱠᱟᱱᱟ ᱱᱚᱣᱟ ᱜᱮ ᱦᱩᱭᱩᱜ ᱠᱟᱱᱟ ᱥᱮᱠᱮᱱᱫᱨᱟᱵᱟᱫᱽ ᱨᱮᱱᱟᱜ ᱥᱴᱮᱥᱚᱱ ᱱᱚᱜᱼᱚᱭ ᱱᱚᱣᱟ ᱦᱩᱭᱩᱜ ᱠᱟᱱᱟ ᱫᱩᱭ ᱱᱚᱢᱵᱚᱨ ᱜᱮᱴ ᱱᱚᱝᱠᱟ ᱛᱮᱜᱮ ᱦᱚᱲ ᱠᱚ ᱟᱬᱜᱚᱱᱟᱠᱚ ᱟᱬᱜᱚ ᱠᱟᱛᱮ ᱱᱚᱜᱼᱚᱱᱟ ᱥᱟᱭᱤᱰ ᱠᱚ ᱦᱤᱡᱩᱜᱼᱟ ᱱᱚᱝᱠᱟ ᱛᱮᱠᱚ ᱯᱟᱨᱚᱢᱚᱜᱼᱟ ᱱᱚᱰᱮ ᱥᱟᱢᱟᱝ ᱨᱮᱜᱮ ᱵᱟᱥ ᱥᱴᱮᱱᱰ ᱢᱮᱱᱟᱜᱼᱟ ᱪᱚᱞᱚ ᱛᱮᱦᱮᱧ ᱡᱮ ᱚᱱᱟ ᱵᱟᱥ ᱥᱴᱮᱱᱰ ᱢᱮᱱᱟᱜᱼᱟ ᱵᱟᱥ ᱥᱴᱮᱱᱰ ᱵᱟᱦᱨᱮ ᱨᱮᱜᱮ ᱦᱳᱞᱥᱮᱞ ᱢᱩᱱᱰᱟ ᱢᱟᱨᱠᱮᱴ ᱢᱮᱱᱟᱜᱼᱟ ᱚᱱᱟᱜᱤᱧ ᱫᱮᱠᱷᱟᱣ ᱟᱵᱚᱱᱟ ᱥᱴᱮᱥᱚᱱ ᱠᱷᱚᱱᱟᱜ ᱵᱟᱦᱨᱮ ᱯᱮ ᱚᱰᱚᱠ ᱞᱮᱱᱠᱷᱟᱱ ᱜᱮ ᱚᱸᱰᱮ ᱥᱟᱢᱟᱝ ᱨᱮ ᱞᱮᱸᱜᱟᱛᱤ ᱯᱟᱦᱴᱟ ᱯᱮ ᱧᱮᱞ ᱧᱟᱢᱟ ᱟᱞᱯᱷᱟ ᱦᱳᱴᱮᱞ ᱱᱤᱭᱟᱹ ᱟᱞᱯᱷᱟ ᱦᱳᱴᱮᱞ ᱠᱷᱚᱱᱟᱜ ᱞᱮᱸᱜᱟᱛᱤ ᱯᱟᱦᱴᱟ ᱢᱤᱫᱴᱟᱝ ᱦᱚᱨ ᱵᱚᱞᱚ ᱟᱠᱟᱱᱟ ᱚᱱᱟ ᱦᱚᱨ ᱜᱮ ᱢᱩᱱᱰᱟ ᱢᱟᱨᱠᱮᱴ ᱵᱚᱞᱚ ᱟᱠᱟᱱᱟ ᱪᱚᱞᱚ ᱫᱮᱞᱟ ᱵᱚᱱ ᱚᱱᱟ ᱵᱷᱤᱛᱤᱨ ᱥᱮᱫ ᱵᱚᱱ ᱵᱚᱞᱚ ᱫᱟᱲᱮᱭᱟᱜᱼᱟ Omer here. ᱵᱟᱡᱟᱨ ᱵᱷᱤᱛᱤᱨ ᱞᱮ ᱵᱚᱞᱚᱱ ᱠᱟᱱᱟ ᱱᱚᱜᱼᱚᱭ ᱯᱮ ᱧᱮᱞ ᱧᱟᱢ ᱫᱟᱲᱮᱭᱟᱜ ᱠᱟᱱᱟ ᱯᱩᱨᱟᱹ ᱞᱮᱸᱜᱟ ᱛᱤ ᱯᱟᱦᱴᱟ ᱡᱚᱡᱚᱢ ᱛᱤ ᱯᱟᱦᱴᱟ ᱯᱩᱨᱟᱹ ᱥᱟᱭᱤᱰ ᱥᱟᱭᱤᱰ ᱛᱮ ᱮᱠᱫᱚᱢ ᱦᱳᱞᱥᱮᱞ ᱢᱟᱨᱠᱮᱴ ᱡᱟᱦᱟᱱ ᱡᱤᱱᱤᱥ ᱨᱮᱱᱟᱜ ᱜᱮ ᱫᱟᱢ ᱱᱚᱰᱮ ᱫᱚ

ᱟᱨ ᱱᱚᱣᱟ ᱯᱟᱦᱴᱟ ᱦᱚᱸᱯᱮ ᱧᱮᱞ ᱫᱟᱲᱮᱭᱟᱜᱼᱟ ᱟᱹᱰᱤ ᱢᱟᱨᱟᱝ ᱵᱟᱡᱟᱨ ᱠᱟᱱᱟ ᱛᱚ ᱱᱚᱣᱟ ᱵᱟᱡᱟᱨ ᱜᱮ ᱯᱩᱨᱟᱹ ᱵᱚᱱ ᱫᱟᱬᱟ ᱯᱩᱨᱟᱹᱣᱟ ᱜᱟᱛᱮ ᱠᱚᱭᱚᱜ ᱢᱮᱥᱮ ᱧᱮᱞ ᱠᱚᱢ ᱮᱭ ᱵᱟᱨ ᱯᱟᱦᱴᱟ ᱜᱮᱯᱮ ᱧᱮᱞ ᱫᱟᱲᱮᱭᱟᱜᱼᱟ ᱱᱚᱜᱼᱚᱭ ᱮᱠᱫᱚᱢ ᱞᱩᱜᱽᱲᱤ ᱫᱚᱠᱟᱱ ᱜᱮ ᱠᱟᱹᱴᱤᱡ ᱜᱤᱫᱽᱨᱟᱹ ᱠᱷᱚᱱᱟᱜ ᱥᱮᱬᱟ ᱜᱤᱫᱽᱨᱟᱹ ᱦᱟᱜ ᱡᱚᱛᱚ ᱦᱚᱲ ᱜᱮ ᱞᱩᱜᱽᱲᱤ ᱫᱚᱠᱟᱱ ᱮᱠᱫᱚᱢ ᱞᱟᱥᱴ ᱫᱷᱟᱹᱨᱤᱡ ᱤᱧ ᱪᱟᱞᱟᱜᱼᱟ ᱧᱮᱞ ᱧᱟᱢᱮ ᱛᱟᱯᱮ ᱦᱟᱱᱟ ᱢᱩᱪᱟᱹᱫ ᱫᱷᱟᱹᱨᱤᱡ ᱮᱠᱫᱚᱢ ᱞᱟᱥᱴ ᱫᱷᱟᱹᱨᱤᱡ ᱤᱧ ᱫᱮᱠᱷᱟᱣ ᱟᱯᱮᱭᱟ ᱛᱤᱱ ᱢᱟᱨᱟᱝ ᱵᱟᱡᱟᱨ ᱠᱟᱱᱟ ᱵᱤᱴᱤ ᱡᱟᱹᱨᱤ ᱠᱟᱱᱟᱭ ᱱᱚᱰᱮ ᱢᱤᱫᱴᱟᱝ ᱯᱩᱛᱩᱞ ᱵᱟᱨᱥᱚ ᱴᱟᱠᱟ ᱠᱚ ᱫᱟᱢᱮ ᱠᱟᱱᱟ ᱟᱞᱮ ᱵᱟᱞᱮ ᱦᱟᱛᱟᱣ ᱞᱟᱹᱜᱤᱫ ᱞᱟᱥ ᱨᱮ ᱢᱤᱫᱥᱚ ᱴᱟᱠᱟ ᱛᱮ ᱮᱢᱟᱞᱮ ᱠᱟᱱᱟᱭ

Yo bien, no te ᱚᱱᱛᱮ ᱪᱟᱞᱟᱣᱮᱱᱟ ᱱᱚᱛᱮ ᱨᱮᱦᱚᱸ ᱵᱟᱡᱟᱨ ᱢᱮᱱᱟᱜᱼᱟ ᱱᱤᱭᱟᱹ ᱫᱚ ᱱᱚᱛᱮ ᱵᱷᱤᱛᱤᱨ ᱥᱮᱫ ᱠᱷᱚᱱᱟᱜ ᱤᱧ ᱫᱟᱬᱟ ᱟᱹᱜᱩ ᱞᱮᱜᱮ ᱛᱟᱨᱯᱚᱨᱮ ᱚᱱᱛᱮᱧ ᱫᱮᱠᱷᱟᱣ ᱟᱯᱮᱭᱟ

ᱟᱨᱚ ᱵᱷᱤᱛᱤᱨ ᱢᱟᱱᱮ ᱛᱟᱞᱟ ᱫᱷᱟᱹᱨᱤᱡ ᱞᱮ ᱦᱮᱡ ᱟᱠᱟᱱᱟ ᱚᱱᱛᱮ ᱯᱩᱨᱟᱹ ᱡᱟᱢ ᱞᱟᱜᱟᱣ ᱟᱠᱟᱱᱟ ᱵᱟᱱᱟᱨ ᱯᱟᱦᱴᱟ ᱜᱮᱯᱮ ᱧᱮᱞ ᱫᱟᱲᱮᱭᱟᱜᱼᱟ ᱯᱩᱨᱟᱹ ᱦᱳᱞᱥᱮᱞ ᱨᱮᱱᱟᱜ ᱢᱟᱱᱮ ᱮ ᱴᱩ ᱡᱮᱰ ᱠᱟᱹᱴᱤᱡ ᱜᱤᱫᱽᱨᱟᱹ ᱠᱷᱚᱱᱟᱜ ᱥᱮᱬᱟ ᱜᱤᱫᱽᱨᱟᱹ ᱦᱟᱜ ᱡᱚᱛᱚ ᱨᱚᱠᱚᱢᱟᱜ ᱞᱩᱜᱽᱲᱤ ᱠᱚ ᱡᱩᱛᱟᱹ ᱠᱚ ᱠᱷᱮᱞᱱᱟ ᱡᱤᱱᱤᱥ ᱠᱚ ᱧᱟᱢᱚᱜ ᱠᱟᱱᱟ ᱡᱟᱦᱟᱸ ᱛᱤᱥ ᱥᱮᱠᱮᱱᱫᱨᱟᱵᱟᱫᱽ ᱛᱮ ᱦᱮᱡ ᱞᱮᱱᱠᱷᱟᱱ ᱱᱚᱣᱟ ᱵᱟᱡᱟᱨ ᱯᱮ ᱵᱷᱤᱡᱤᱴᱟ ᱱᱚᱣᱟ ᱯᱟᱦᱴᱟ ᱦᱚᱸ ᱧᱮᱞ ᱯᱮ ᱮᱠᱷᱮᱱ ᱞᱩᱜᱽᱲᱤ ᱫᱚᱠᱟᱱ ᱵᱟᱱᱟᱨ ᱯᱟᱦᱴᱟ ᱡᱚᱡᱚᱢ ᱛᱤ ᱯᱟᱦᱴᱟ ᱞᱮᱸᱜᱟ ᱯᱟᱦᱴᱟ ᱵᱟᱱᱟᱨ ᱯᱟᱦᱴᱟ ᱜᱮ ᱠᱷᱟᱹᱞᱤ ᱫᱚᱠᱟᱱ ᱟᱨ ᱫᱚᱠᱟᱱ

ᱥᱟᱨᱟᱫᱤᱱᱮᱢ ᱫᱟᱬᱟᱭ ᱨᱮᱦᱚᱸ ᱫᱟᱬᱟ ᱛᱮᱦᱚᱸ ᱵᱟᱢ ᱪᱟᱵᱟᱭᱟ ᱧᱮᱞᱮᱫᱟᱯᱮ ᱠᱟᱹᱴᱤᱡ ᱜᱤᱫᱽᱨᱟᱹ ᱠᱚᱣᱟᱜ ᱫᱚᱛᱚ ᱠᱚ

ᱥᱮᱬᱟ ᱥᱮᱬᱟ ᱫᱚᱠᱟᱱ ᱢᱮᱱᱟᱜᱼᱟ ᱦᱚᱲ ᱛᱚ ᱦᱚᱲ ᱫᱚᱢᱮ ᱦᱚᱲ ᱯᱩᱨᱟᱹ ᱠᱚ ᱵᱷᱤᱲ ᱟᱠᱟᱫᱟ ᱵᱟᱹᱭ ᱵᱟᱹᱭ ᱛᱤᱧ ᱪᱟᱞᱟᱜ ᱠᱟᱱᱟ ᱵᱟᱱᱟᱨ ᱯᱟᱦᱴᱟ ᱜᱮᱯᱮ ᱧᱮᱞ ᱧᱟᱢᱟ ᱯᱩᱨᱟᱹ ᱵᱟᱡᱟᱨ ᱟᱨ ᱵᱟᱡᱟᱨ ᱱᱚᱰᱮ ᱫᱚ ᱰᱮᱞᱤ ᱜᱮ ᱢᱮᱞᱟ ᱦᱩᱭᱩᱜᱼᱟ ᱩᱱᱟᱹᱜ ᱵᱷᱤᱲ ᱱᱚᱰᱮ ᱧᱮᱞ ᱯᱮ ᱠᱩᱲᱤ ᱦᱚᱯᱚᱱᱟᱜ ᱛᱤᱱᱟᱹᱜ ᱢᱚᱡᱽ ᱢᱚᱡᱽ ᱪᱩᱲᱤᱫᱟᱨ ᱠᱚᱠᱚ ᱢᱤᱫ ᱜᱷᱚᱱᱴᱟ ᱠᱷᱚᱱᱟᱜ ᱞᱮ ᱫᱟᱬᱟᱭᱮᱫ ᱨᱮᱦᱚᱸ ᱫᱟᱬᱟ ᱛᱮᱜᱮ ᱵᱟᱞᱮ ᱪᱟᱵᱟ ᱫᱟᱲᱮᱭᱟᱜ ᱠᱟᱱᱟ ᱫᱟᱬᱟ ᱫᱟᱬᱟ ᱛᱮᱜᱮ ᱞᱮ ᱱᱚᱜᱼᱚᱭ ᱧᱮᱞ ᱮᱫᱟ ᱯᱮ ᱵᱟᱹᱭ ᱵᱟᱹᱭ ᱛᱮᱞᱮ ᱟᱹᱭᱩᱵ ᱩᱛᱟᱹᱨᱮᱜᱼᱟ ᱟᱹᱭᱩᱵ ᱦᱤᱡᱩᱜ ᱠᱟᱱᱟ ᱱᱚᱜᱼᱚᱭ ᱯᱮ ᱧᱮᱞ ᱧᱟᱢ ᱮᱫᱟ

ᱱᱚᱣᱟ ᱯᱟᱦᱴᱟ ᱯᱮ ᱧᱮᱞ ᱫᱟᱲᱮᱭᱟᱜ ᱠᱟᱱᱟ ᱥᱟᱣᱩᱱᱰ ᱥᱤᱥᱴᱮᱢ ᱫᱚᱠᱟᱱ ᱠᱚ ᱢᱮᱱᱟᱜᱼᱟ ᱯᱩᱨᱟᱹ ᱱᱚᱣᱟ ᱠᱚᱫᱚ ᱡᱚᱛᱚ ᱦᱳᱞᱥᱮᱞ ᱢᱟᱨᱠᱮᱴ ᱠᱟᱱᱟ ᱱᱚᱰᱮ ᱠᱩᱲᱤ ᱦᱚᱯᱚᱱ ᱞᱟᱹᱜᱤᱫ ᱵᱷᱟᱹᱜᱤ ᱵᱷᱟᱹᱜᱤ ᱢᱟᱹᱱᱤ ᱢᱟᱹᱱᱤ ᱵᱮᱜᱽ ᱠᱚᱠᱚ ᱫᱚᱠᱟᱱ ᱟᱠᱟᱫᱟ ᱧᱮᱞ ᱟᱞᱮ ᱦᱟᱛᱟᱣ ᱞᱟᱹᱜᱤᱫ ᱮ ᱵᱟᱪᱷᱟᱣᱮᱫ ᱛᱟᱞᱮᱭᱟ ᱫᱟᱢ ᱠᱚ ᱚᱠᱟ ᱞᱮᱠᱟ ᱠᱚ ᱞᱟᱹᱭᱟ ᱵᱟᱞᱮ ᱵᱟᱲᱟᱭᱟ ᱱᱚᱱᱛᱮ ᱨᱮ ᱨᱟᱠᱷᱤ ᱠᱚᱠᱚ ᱫᱚᱠᱟᱱ ᱟᱠᱟᱫᱟ ᱠᱚ ᱧᱮᱞ ᱯᱮ ᱛᱤᱥ ᱥᱮᱫᱟᱭ ᱨᱮ ᱨᱟᱠᱷᱤ ᱯᱟᱨᱚᱢᱮᱱᱟ ᱱᱤᱛ ᱦᱚᱸ ᱫᱚᱠᱟᱱ ᱫᱚ ᱢᱮᱱᱟᱜ ᱜᱮᱭᱟ ᱟᱨ ᱦᱟᱱᱮ ᱦᱟᱸᱰᱮ ᱯᱮ ᱧᱮᱞ ᱧᱟᱢᱮᱫᱟ ᱡᱩᱭᱮᱞᱟᱨᱤ ᱫᱚᱠᱟᱱ ᱜᱟᱛᱮ ᱠᱚᱧ ᱞᱟᱹᱭᱟᱫ ᱯᱮ ᱛᱟᱦᱮᱸ ᱫᱚ ᱱᱤᱛᱚᱜ ᱚᱱᱟ ᱫᱷᱟᱨᱮ ᱜᱮᱞᱮ ᱦᱮᱡ ᱮᱱᱟ ᱱᱚᱜᱼᱚᱭ ᱛᱤᱱᱟᱹᱜ ᱪᱚᱨᱚᱠ ᱪᱚᱨᱚᱠ ᱵᱟᱦᱟ ᱠᱚᱠᱚ ᱫᱚᱠᱟᱱ ᱟᱠᱟᱫᱟ ᱠᱚ ᱦᱚᱭᱛᱚ ᱧᱮᱞ ᱫᱟᱲᱮᱭᱟᱜ ᱠᱟᱱᱟ ᱵᱟᱦᱟ ᱟᱹᱰᱤ ᱢᱚᱡᱽ ᱢᱚᱡᱽ ᱵᱟᱦᱟ ᱱᱚᱣᱟ ᱯᱟᱦᱴᱟ ᱧᱮᱞ ᱯᱮ ᱢᱤᱫᱴᱮᱱ ᱠᱩᱲᱤ ᱦᱚᱯᱚᱱᱟᱜ ᱜᱮ

ᱱᱤᱛᱚᱜ ᱫᱚ ᱵᱷᱤᱛᱤᱨ ᱠᱷᱚᱱᱟᱜ ᱵᱟᱦᱨᱮ ᱥᱮᱫ ᱞᱮ ᱚᱰᱚᱠ ᱮᱱᱟ

ᱵᱤᱴᱤ ᱱᱚᱣᱟ ᱠᱚᱨᱮ ᱚᱠᱟ ᱞᱮᱠᱟᱱ ᱫᱚᱛᱚ ᱠᱚᱦᱚᱸ ᱫᱚᱠᱟᱱ ᱟᱠᱟᱫᱟ ᱵᱤᱴᱤ ᱞᱟᱹᱜᱤᱫ ᱢᱤᱫᱴᱟᱝ ᱫᱚᱛᱚ ᱞᱮ ᱠᱤᱨᱤᱧ ᱛᱟᱨᱟᱭᱟ ᱟᱭᱩᱵ ᱦᱚᱸ ᱟᱭᱩᱵ ᱦᱮᱡ ᱮᱱᱟ ᱚᱸᱰᱮ ᱵᱤᱴᱤ ᱞᱟᱹᱜᱤᱫ ᱫᱚᱛᱚ ᱞᱮ ᱠᱤᱨᱤᱧ ᱛᱟᱨᱟᱭᱟ ᱵᱤᱴᱤ ᱪᱮᱫ ᱞᱮᱠᱟ ᱫᱟᱢ ᱢᱮᱱᱟᱜᱼᱟ ᱵᱷᱟᱹᱜᱤ ᱵᱷᱟᱹᱜᱤ ᱫᱚᱛᱚ ᱠᱚᱢᱟ ᱠᱚ ᱟᱠᱟ ᱟᱠᱟᱫᱟ ᱠᱚ

ᱜᱚᱱᱚᱝ ᱫᱚ ᱟᱞᱮ ᱞᱮ ᱠᱩᱞᱤᱭᱟ ᱜᱚᱱᱚᱝ ᱞᱮ ᱠᱩᱞᱤ ᱞᱮᱜᱮ ᱪᱮᱫ ᱞᱮᱠᱟᱭ ᱜᱟᱛᱮ ᱠᱚ ᱦᱟᱱᱟ ᱫᱷᱟᱨᱮ ᱢᱤᱫᱴᱟᱹᱝ ᱦᱳᱞᱥᱮᱞ ᱫᱚᱠᱟᱱᱤᱧ ᱧᱮᱞ ᱧᱟᱢ ᱟᱠᱟᱫᱟ ᱦᱟᱱᱟ ᱫᱷᱟᱨᱮᱧ ᱯᱟᱨᱚᱢ ᱞᱮᱱ ᱜᱮ ᱫᱮᱠᱷᱟᱣ ᱵᱚᱱᱟ ᱪᱮᱫ ᱞᱮᱠᱟ ᱦᱳᱞᱥᱮᱞ ᱠᱚᱠᱚ ᱟᱹᱠᱷᱨᱤᱧ ᱮᱫᱟ ᱠᱚ ᱱᱚᱜᱼᱚᱭ ᱧᱮᱞ ᱯᱮ ᱥᱟᱱᱟᱢ ᱡᱤᱱᱤᱥ ᱨᱮᱜᱮ ᱴᱮᱜᱽ ᱞᱟᱜᱟᱣ ᱠᱚᱨᱟᱣ ᱢᱮᱱᱟᱜᱼᱟ ᱡᱚᱛᱚᱣᱟᱜ ᱨᱮᱜᱮ ᱠᱷᱩᱵᱽ ᱥᱚᱥᱛᱟ ᱛᱮᱜᱮ ᱠᱚ ᱟᱹᱠᱷᱨᱤᱧᱮᱜᱼᱟ ᱠᱚ ᱱᱚᱰᱮ ᱠᱷᱚᱱᱟᱜ ᱢᱤᱫ ᱵᱟᱨ ᱠᱤᱨᱤᱧ ᱤᱫᱤ ᱦᱩᱭᱩᱜᱼᱟ ᱱᱚᱜᱼᱚᱭ ᱧᱮᱞ ᱯᱮ ᱚᱠᱟ ᱞᱮᱠᱟ ᱟᱞᱤᱥᱟᱱ ᱥᱮᱞ ᱦᱟᱱᱰᱨᱮᱰ ᱨᱩᱯᱤᱥ ᱛᱤᱱᱟᱹᱜ ᱠᱚᱢ ᱫᱟᱢ ᱛᱮ ᱡᱤᱱᱤᱥ ᱠᱚᱠᱚ ᱟᱹᱠᱷᱨᱤᱧᱮᱫᱟ ᱧᱮᱞ ᱯᱮ ᱱᱚᱰᱮ

ᱱᱚᱣᱟ ᱠᱚ ᱢᱤᱫ ᱥᱚ ᱥᱟᱴ ᱴᱟᱠᱟ ᱠᱟᱛᱮ ᱱᱚᱣᱟ ᱯᱮᱱᱴ ᱠᱚ ᱛᱚ ᱟᱵᱚ ᱥᱮᱫ ᱨᱮ ᱪᱮᱫ ᱞᱮᱠᱟ ᱫᱟᱢ ᱠᱚᱢᱮᱱᱴ ᱵᱚᱠᱥ ᱨᱮ ᱠᱚᱢᱮᱱᱴ ᱠᱟᱛᱮ ᱯᱮ ᱞᱟᱹᱭᱟ ᱟᱨ ᱱᱚᱜᱼᱚᱭ ᱧᱮᱞ ᱯᱮ ᱦᱚᱸᱜᱼᱚᱱᱟ ᱜᱤᱧᱡᱤ ᱠᱚᱦᱚᱸ ᱛᱷᱨᱤ ᱮᱠᱥᱮᱞ ᱜᱤᱧᱡᱤ ᱠᱟᱱᱟ

ᱜᱟᱛᱮ ᱠᱚ ᱱᱚᱜᱼᱚᱭ ᱧᱮᱞ ᱯᱮ ᱥᱮᱠᱮᱱᱫᱨᱟᱵᱟᱫᱽ ᱨᱮᱞ ᱥᱴᱮᱥᱚᱱ ᱨᱮᱱᱟᱜ ᱧᱤᱫᱟᱹ ᱴᱟᱭᱤᱢ ᱨᱮᱱᱟᱜ ᱱᱟᱡᱟᱨᱟᱴᱟᱜ ᱠᱷᱩᱵ ᱪᱚᱨᱚᱠ ᱧᱮᱞᱚᱜ ᱠᱟᱱᱟ ᱥᱴᱮᱥᱚᱱ ᱴᱟᱜ ᱧᱮᱞ ᱛᱟᱵᱚᱱ ᱯᱮ ᱟᱨ ᱫᱷᱟᱨᱮ ᱫᱷᱟᱨᱮ ᱛᱮ ᱮᱠᱷᱮᱱ ᱫᱚᱠᱟᱱ ᱠᱚᱦᱚᱸ ᱢᱮᱱᱟᱜᱼᱟ ᱵᱷᱟᱹᱜᱤ ᱵᱷᱟᱹᱜᱤ ᱦᱳᱴᱮᱞ ᱵᱷᱟᱹᱜᱤ ᱵᱷᱟᱹᱜᱤ ᱞᱚᱡᱽ ᱨᱮᱥᱴᱩᱨᱮᱱᱴ ᱥᱟᱱᱟᱢᱟᱜ ᱜᱮ ᱢᱮᱱᱟᱜᱼᱟ

Kobuter. ᱜᱟᱛᱮ ᱠᱚ ᱫᱟᱬᱟ ᱫᱟᱬᱟᱛᱮ ᱨᱮᱸᱜᱮᱡ ᱠᱟᱱᱟ ᱱᱤᱛᱚᱜ ᱫᱚ ᱱᱚᱜᱼᱚᱭ ᱯᱮᱥᱛᱟ ᱦᱟᱣᱩᱥ ᱨᱮᱥᱴᱩᱨᱮᱱᱴ ᱧᱟᱢ ᱠᱮᱫᱟᱞᱮ ᱠᱷᱩᱵ ᱵᱷᱟᱹᱜᱤ ᱨᱮᱥᱴᱩᱨᱮᱱᱴ ᱠᱟᱱᱟ ᱮᱠᱫᱚᱢ ᱪᱷᱤᱢ ᱪᱷᱟᱢ ᱦᱟᱭ ᱯᱷᱟᱭ ᱨᱮᱥᱴᱩᱨᱮᱱᱴ ᱠᱟᱱᱟ ᱱᱚᱰᱮ ᱫᱚ ᱠᱷᱩᱵ ᱵᱷᱟᱹᱜᱤ ᱴᱮᱥᱴᱤ ᱵᱤᱨᱭᱟᱱᱤ ᱧᱟᱢᱚᱜᱼᱟ ᱛᱚ ᱱᱚᱰᱮ ᱱᱟᱢᱵᱟᱨ ᱚᱣᱟᱱ ᱵᱤᱨᱭᱟᱱᱤ ᱢᱟᱱᱮ ᱯᱮᱥᱛᱟ ᱦᱟᱣᱩᱥ ᱵᱤᱨᱭᱟᱱᱤ ᱡᱚᱢ ᱯᱮ ᱛᱚ ᱫᱮᱠᱷᱤ ᱧᱮᱞ ᱟᱞᱮ ᱚᱠᱟ ᱞᱮᱠᱟᱱ ᱛᱮᱦᱮᱧ ᱴᱮᱥᱴ ᱛᱟᱨᱟᱭᱟᱞᱮ ᱜᱟᱛᱮ ᱠᱚ ᱧᱮᱞ ᱯᱮ ᱦᱳᱴᱮᱞ ᱴᱟᱜ ᱮᱠᱫᱚᱢ ᱪᱤᱠ ᱪᱚᱠ ᱯᱩᱨᱟᱹ ᱥᱟᱯᱷ ᱥᱩᱛᱨᱟᱹ ᱟᱨ ᱱᱚᱰᱮᱱ ᱠᱚ ᱵᱷᱮᱴᱟᱨ ᱠᱚ ᱟᱵᱚ ᱳᱭᱮᱥᱴ ᱵᱮᱝᱜᱚᱞ ᱩᱲᱤᱥᱥᱟ ᱠᱷᱚᱱᱟᱜ ᱠᱚ ᱦᱮᱡ ᱟᱠᱟᱱᱟ ᱠᱚ

ᱜᱟᱛᱮ ᱠᱚ ᱱᱚᱣᱟ ᱨᱮᱥᱴᱩᱨᱮᱱᱴ ᱨᱮᱱᱟᱜ ᱧᱩᱛᱩᱢ ᱦᱚᱸ ᱚᱸᱰᱮ ᱯᱮ ᱧᱮᱞ ᱧᱟᱢᱟ ᱱᱚᱰᱮ ᱢᱮᱱᱩ ᱵᱚᱱ ᱧᱮᱞᱟ ᱪᱮᱫ ᱪᱮᱫ ᱧᱟᱢᱚᱜ ᱠᱟᱱᱟ ᱟᱨ ᱱᱚᱣᱟ ᱨᱮᱱᱟᱜ ᱨᱮᱴ ᱵᱚᱱ ᱧᱮᱞᱟ ᱩᱱᱠᱩ ᱛᱤᱱᱟᱹᱜ ᱪᱚᱨᱚᱠ ᱠᱚ ᱵᱮᱱᱟᱣ ᱠᱟᱫᱟ ᱛᱟᱱᱫᱚᱨ ᱯᱞᱟᱴᱟᱨ ᱢᱮᱱᱟᱜᱼᱟ ᱱᱚᱰᱮ ᱱᱚᱣᱟ ᱨᱮᱴ ᱧᱮᱞᱛᱮ ᱛᱤᱱ ᱢᱟᱱᱮ ᱥᱟᱨভিস ᱪᱟᱨ ᱴᱩ ᱯᱷᱟᱭᱤᱵᱷ ᱛᱤᱱ ᱦᱟᱡᱟᱨ ᱪᱟᱨᱥᱚ ᱱᱤᱨᱟᱱᱚᱵᱵᱳᱭ ᱴᱟᱠᱟ ᱜᱟᱛᱮ ᱠᱚ ᱦᱚᱲ ᱧᱮᱞ ᱛᱟᱵᱚᱱ ᱯᱮ ᱵᱤᱵᱷᱤᱱᱱᱚ ᱨᱚᱠᱚᱢ ᱵᱤᱨᱭᱟᱱᱤ ᱢᱮᱱᱟᱜᱼᱟ

ᱛᱚ ᱜᱟᱛᱮ ᱠᱚ ᱥᱮᱥ ᱢᱮᱥ ᱵᱤᱨᱭᱟᱱᱤ ᱦᱮᱡ ᱮᱱᱟ ᱮᱠᱫᱚᱢ ᱮᱴᱟᱜ ᱨᱚᱠᱚᱢ ᱜᱮ ᱥᱚ ᱠᱟᱱᱟ ᱞᱚᱵᱽ ᱜᱮ ᱛᱚ ᱧᱮᱞ ᱛᱮᱜᱮ ᱩᱞᱤ ᱫᱟᱜ ᱠᱚ ᱡᱚᱨᱚᱜ ᱠᱟᱱ ᱞᱮᱠᱟ ᱵᱩᱡᱷᱟᱹᱜ ᱠᱟᱱᱟ ᱟᱯᱮ ᱦᱚᱸ ᱟᱞᱚ ᱯᱮ ᱟᱥᱚᱜ ᱛᱟᱵᱚᱱᱟ ᱛᱚ ᱵᱤᱴᱤ ᱟᱨ ᱵᱤᱴᱤ ᱟᱭᱳ ᱟᱭᱳ ᱛᱟᱹᱠᱤᱱ ᱫᱚ ᱯᱷᱟᱥᱴ ᱴᱟᱭᱤᱢ ᱱᱚᱣᱟ ᱨᱮᱥᱴᱩᱨᱮᱱᱴ ᱨᱤᱧ ᱟᱹᱜᱩ ᱟᱠᱟᱫ ᱠᱤᱱᱟ ᱛᱤᱥ ᱦᱚᱸ ᱵᱟᱹᱠᱤᱱ ᱡᱚᱢ ᱠᱟᱫᱟ ᱠᱤᱱ ᱯᱮᱥᱛᱟ ᱦᱟᱣᱩᱥ ᱨᱮᱱᱟᱜ ᱵᱤᱨᱤᱭᱟᱱᱤ ᱫᱚ ᱤᱧ ᱫᱚᱧ ᱡᱚᱢ ᱵᱟᱲᱟ ᱟᱠᱟᱫᱟ ᱧᱮᱞ ᱯᱮ ᱮᱠ ᱵᱤᱨᱤᱭᱟᱱᱤ ᱨᱮᱱᱟᱜ ᱠᱟᱞᱟᱨ ᱦᱚᱸ ᱛᱤᱱᱟᱹᱜ ᱪᱚᱨᱚᱠ ᱧᱮᱞᱚᱜ ᱠᱟᱱᱟ ᱛᱚ ᱜᱟᱛᱮ ᱠᱚ ᱴᱷᱤᱠ ᱟᱪᱷᱮ ᱡᱚᱢ ᱛᱟᱭᱱᱚᱢ ᱵᱚᱱ ᱧᱮᱯᱮᱞᱟ ᱞᱟᱦᱟ ᱵᱚᱱ ᱡᱚᱢ ᱞᱮᱜᱮ ᱛᱟᱨᱯᱚᱨᱮᱧ ᱫᱮᱠᱷᱟᱣ ᱟᱯᱮ ᱠᱟᱱᱟ ᱜᱟᱛᱮ ᱠᱚ ᱡᱟᱦᱟᱸ ᱛᱤᱥ ᱦᱟᱭᱫᱨᱟᱵᱟᱫᱽ ᱯᱮ ᱦᱤᱡᱩᱜ ᱠᱷᱟᱱ ᱯᱮᱥᱛᱟ ᱦᱟᱣᱩᱥ ᱵᱤᱨᱤᱭᱟᱱᱤ ᱨᱮ ᱵᱤᱨᱤᱭᱟᱱᱤ ᱡᱚᱢ ᱛᱟᱵᱚᱱ ᱯᱮ ᱠᱷᱩᱵᱽ ᱵᱷᱟᱹᱜᱤ ᱵᱤᱨᱤᱭᱟᱱᱤ ᱡᱚᱢ ᱦᱩᱭ ᱠᱮᱫᱟ ᱞᱮ ᱱᱤᱛᱚᱜ ᱫᱚ ᱵᱟᱹᱭ ᱵᱟᱹᱭᱛᱮ ᱵᱟᱦᱟᱨᱮ ᱥᱮᱫ ᱞᱮ ᱚᱰᱚᱠᱚᱜᱼᱟ ᱧᱮᱞ ᱯᱮ ᱦᱳᱴᱮᱞ ᱴᱟᱜ ᱵᱷᱤᱛᱤᱨ ᱨᱮᱱᱟᱜ ᱤᱧ ᱫᱮᱠᱷᱟᱣ ᱟᱯᱮ ᱠᱟᱱᱟ ᱛᱤᱱᱟᱹᱜ ᱪᱷᱤᱢ ᱪᱷᱟᱢ ᱯᱚᱨᱤᱥᱠᱟᱨ ᱦᱳᱴᱮᱞ ᱮᱠᱫᱚᱢ ᱱᱚᱰᱮ ᱫᱚ ᱥᱮᱬᱟ ᱥᱮᱬᱟ ᱵᱷᱤ ᱟᱭ ᱯᱤ ᱦᱚᱲ ᱦᱚᱸᱠᱚ ᱦᱤᱡᱩᱜ ᱟᱠᱚ ᱵᱟᱦᱟᱨᱮ ᱥᱮᱫ ᱞᱮ ᱚᱰᱚᱠᱚᱜᱼᱟ ᱵᱟᱦᱨᱮ ᱨᱮᱦᱚᱸ ᱢᱤᱫᱴᱟᱹᱝ ᱵᱮᱠᱨᱤ ᱞᱮᱠᱟ ᱢᱮᱱᱟᱜᱼᱟ ᱱᱚᱰᱮ ᱫᱚ ᱥᱟᱱᱟᱢ ᱨᱚᱠᱚᱢᱟᱜ ᱠᱮᱠ ᱦᱚᱸ ᱧᱟᱢᱚᱜᱼᱟ ᱱᱚᱜᱼᱚᱭ ᱱᱚᱣᱟ ᱯᱟᱦᱴᱟ ᱧᱮᱞ ᱯᱮ ᱠᱷᱩᱵ ᱵᱷᱟᱹᱜᱤ ᱨᱮᱥᱴᱩᱨᱮᱱᱴ ᱠᱟᱱᱟ ᱛᱚ ᱧᱤᱫᱟᱹ ᱦᱚᱸ ᱟᱹᱰᱤ ᱟᱢᱫᱟ ᱵᱟᱡᱟᱣᱮᱱᱟ ᱱᱚᱰᱮ ᱜᱮ ᱫᱚᱥᱴᱟ ᱞᱮ ᱵᱟᱲᱟᱣ ᱵᱟᱡᱟᱣ ᱫᱚᱥᱴᱟ ᱞᱮ ᱵᱟᱡᱟᱣ ᱦᱚᱪᱚ ᱠᱮᱫᱟ ᱵᱤᱴᱤ ᱡᱚᱢ ᱠᱟᱛᱮ ᱞᱟᱸᱜᱟ ᱠᱟᱛᱮ ᱦᱟᱱᱮ ᱫᱩᱲᱩᱵ ᱟᱠᱟᱱ ᱛᱟᱞᱮᱭᱟ ᱱᱤᱛᱚᱜ ᱵᱟᱦᱨᱮ ᱥᱮᱫ ᱞᱮ ᱪᱟᱞᱟᱜᱼᱟ ᱵᱟᱦᱨᱮ ᱥᱮᱫ ᱪᱟᱞᱟᱣ ᱠᱟᱛᱮ ᱰᱟᱭᱨᱮᱠᱴ ᱵᱟᱥ ᱥᱟᱵ ᱠᱟᱛᱮ ᱚᱲᱟᱜ ᱞᱮ ᱪᱟᱞᱟᱜᱼᱟ ᱵᱟᱦᱨᱮ ᱚᱰᱚᱠ ᱛᱟᱭᱱᱚᱢ ᱞᱮ ᱧᱮᱞ ᱠᱮᱫᱟ ᱫᱚᱢᱮᱭ ᱫᱟᱜ ᱮᱫᱟᱭ ᱛᱚ ᱵᱟᱦᱨᱮ ᱞᱮ ᱪᱟᱞᱟᱣ ᱞᱮᱱ ᱜᱮ ᱱᱚᱰᱮ ᱠᱷᱚᱱᱟᱜ ᱵᱟᱥ ᱥᱟᱵ ᱠᱟᱛᱮ ᱥᱚᱡᱷᱮ ᱚᱲᱟᱜ ᱜᱟᱛᱮ ᱠᱚ ᱥᱮᱥ ᱢᱮᱥ ᱱᱤᱛ ᱨᱮᱱᱟᱜ ᱨᱩᱢ ᱞᱮ ᱵᱚᱞᱚᱱ ᱠᱟᱱᱟ ᱧᱤᱫᱟᱹ ᱥᱟᱲᱮ ᱫᱚᱥᱴᱟ ᱵᱟᱡᱟᱭᱮᱱᱟ ᱦᱚᱨ ᱨᱮ ᱫᱟᱜ ᱠᱚᱭ ᱧᱟᱢ ᱠᱮᱫ ᱞᱮᱭᱟ ᱞᱟᱸᱜᱟ ᱪᱟᱵᱟᱭᱮᱱᱟᱞᱮ ᱯᱩᱨᱟᱹ ᱫᱟᱬᱟ ᱫᱟᱬᱟᱛᱮ ᱛᱚᱵᱮ ᱢᱟ ᱮᱱᱠᱷᱟᱱ ᱜᱟᱛᱮ ᱠᱚ ᱛᱮᱦᱮᱧᱟᱜ ᱵᱷᱤᱰᱤᱭᱳ ᱚᱠᱟ ᱞᱮᱠᱟ ᱦᱩᱭ ᱠᱟᱱᱟ ᱞᱟᱭᱤᱠ ᱟᱯᱮ ᱠᱚᱢᱮᱱᱴ ᱟᱯᱮ ᱟᱨ ᱱᱟᱣᱟ ᱱᱟᱣᱟ ᱵᱷᱤᱰᱤᱭᱳ ᱧᱮᱞ ᱞᱟᱹᱜᱤᱫ ᱪᱮᱱᱮᱞ ᱯᱮ ᱥᱟᱵᱥᱠᱨᱟᱭᱤᱵ ᱠᱟᱛᱮ ᱯᱮ ᱫᱚᱦᱚ ᱠᱟᱜᱼᱟ ᱡᱚᱛᱚ ᱠᱷᱚᱱᱟᱜ ᱡᱟᱦᱟᱱ ᱵᱷᱤᱰᱤᱭᱳᱧ ᱟᱯᱞᱳᱰᱟ ᱯᱩᱭᱞᱩ ᱨᱮ ᱟᱯᱮ ᱯᱮ ᱧᱮᱞ ᱧᱟᱢᱟ ᱢᱟ ᱮᱱᱠᱷᱟᱱ ᱜᱟᱛᱮ ᱠᱚ ᱛᱮᱦᱮᱧ ᱫᱚ ᱱᱩᱱᱟᱹᱜ ᱫᱷᱟᱹᱨᱤᱡ ᱜᱮ ᱡᱚᱦᱟᱨ